ᱥᱟᱱᱟᱢ ᱠᱚᱜᱮ ᱡᱚᱦᱟᱨ ᱱᱚᱣᱟ ᱚᱱᱚᱞ ᱴᱤᱭᱩᱴᱳᱨᱤᱭᱟᱞ ᱪᱮᱱᱮᱞ ᱯᱟᱦᱴᱟ ᱠᱷᱚᱱ ᱟᱯᱮ ᱠᱚ ᱥᱟᱹᱜᱩᱱ ᱫᱟᱨᱟᱢ ᱫᱮᱞᱟ ᱵᱚᱱ ᱛᱮᱦᱮᱧ ᱫᱚᱵᱚᱱ ᱧᱮᱞ ᱞᱮᱜᱮ ᱨᱮᱥᱚᱱ ᱠᱟᱨᱰ ᱨᱮᱱᱟᱜ ᱯᱷᱚᱨᱢ ᱠᱚ ᱤᱫᱤ ᱠᱟᱛᱮᱫ ᱨᱮᱥᱚᱱ ᱠᱟᱨᱰ ᱨᱮᱱᱟᱜ ᱟᱹᱰᱤᱜᱟᱱ ᱯᱷᱚᱨᱢ ᱦᱩᱭᱩᱜᱼᱟ ᱚᱱᱟᱜᱮ ᱢᱤᱫᱴᱟᱝ ᱢᱤᱫᱴᱟᱝ ᱤᱧ ᱞᱟᱹᱭ ᱟᱵᱚᱱᱟ ᱦᱟᱸᱜ ᱟᱫᱚ ᱱᱚᱜᱼᱚᱭ ᱫᱩᱣᱟᱨᱮ ᱥᱚᱨᱠᱟᱨ ᱠᱮᱢᱯ ᱦᱩᱭᱩᱜ ᱠᱟᱱ ᱫᱚ ᱜᱚᱴᱟ ᱯᱚᱥᱪᱤᱢ ᱵᱟᱝᱞᱟ ᱯᱚᱱᱚᱛ ᱡᱟᱠ ᱟᱫᱚ ᱚᱱᱟ ᱫᱩᱣᱟᱨᱮ ᱥᱚᱨᱠᱟᱨ ᱠᱮᱢᱯ ᱨᱮ ᱪᱟᱞᱟᱣ ᱠᱟᱛᱮᱫ ᱚᱠᱚᱭᱟᱜ ᱚᱠᱟ ᱞᱮᱠᱟ ᱞᱟᱹᱠᱛᱤ ᱛᱟᱵᱚᱱ ᱱᱚᱣᱟ ᱨᱮᱥᱚᱱ ᱠᱟᱨᱰ ᱤᱫᱤ ᱠᱟᱛᱮᱫ ᱦᱮᱸ ᱟᱫᱚ ᱚᱸᱰᱮ ᱚᱱᱟ ᱫᱟᱣ ᱵᱚᱱ ᱦᱟᱛᱟᱣᱟ ᱟᱫᱚ ᱵᱟᱲᱟᱭ ᱞᱮᱜᱮ ᱵᱚᱱ ᱛᱟᱦᱚᱞᱮ ᱚᱠᱚᱭᱟᱜ ᱚᱠᱟ ᱞᱮᱠᱟ ᱞᱟᱹᱠᱛᱤᱜ ᱛᱟᱵᱚᱱᱟ ᱟᱨ ᱚᱱᱠᱟ ᱦᱤᱥᱟᱹᱵᱽ ᱪᱟᱞᱟᱣ ᱠᱟᱛᱮᱫ ᱚᱸᱰᱮ ᱚᱱᱠᱟᱱᱟᱜ ᱯᱷᱨᱚᱢ ᱦᱟᱛᱟᱣ ᱠᱟᱛᱮᱫ ᱯᱮᱨᱮᱡᱽ ᱟᱵᱚᱱ ᱛᱟᱦᱚᱞᱮ ᱫᱮᱞᱟ ᱵᱚᱱ ᱯᱩᱭᱞᱩ ᱨᱮᱵᱚᱱ ᱧᱮᱞ ᱞᱮᱜᱮ ᱛᱤᱱ ᱱᱚᱢᱵᱚᱨ ᱯᱷᱨᱚᱢ ᱨᱮᱥᱚᱱ ᱠᱟᱨᱰ ᱨᱮᱱᱟᱜ ᱛᱤᱱ ᱱᱚᱢᱵᱚᱨ ᱯᱷᱨᱚᱢ ᱫᱚ ᱦᱩᱭᱩᱜ ᱠᱟᱱᱟ ᱱᱟᱣᱟᱱᱟᱜ ᱢᱟᱱᱮ ᱡᱟᱦᱟᱸᱭ ᱜᱷᱟᱨᱚᱸᱡᱽ ᱨᱮ ᱯᱩᱨᱟᱹᱴᱟ ᱚᱠᱚᱭ ᱦᱚᱲᱟᱜ ᱜᱮ ᱵᱟᱝ ᱦᱩᱭ ᱠᱟᱱᱟ ᱦᱮᱸ ᱚᱱᱠᱟᱱ ᱜᱷᱟᱨᱚᱸᱡᱽ ᱨᱮᱱ ᱦᱚᱲ ᱠᱚᱜᱮ ᱚᱱᱟ ᱛᱤᱱ ᱱᱚᱢᱵᱚᱨ ᱯᱷᱨᱚᱢ ᱫᱚᱠᱚ ᱯᱮᱨᱮᱡᱟ ᱚᱱᱟ ᱥᱟᱶᱛᱮ ᱰᱚᱠᱩᱢᱮᱱᱴ ᱠᱚᱫᱚ ᱟᱠᱚᱣᱟᱜ ᱮᱢ ᱛᱟᱠᱚᱣᱟ ᱠᱚ ᱟᱫᱷᱟᱨ ᱠᱟᱨᱰ ᱵᱷᱳᱴᱟᱨ ᱠᱟᱨᱰ ᱦᱮᱸ ᱟᱨ ᱢᱚᱬᱮ ᱥᱮᱨᱢᱟ ᱞᱟᱛᱟᱨᱟᱱ ᱩᱢᱮᱨᱟᱱ ᱵᱟᱹᱵᱩ ᱢᱟᱹᱭ ᱛᱟᱠᱚ ᱫᱚ ᱟᱫᱷᱟᱨ ᱠᱟᱨᱰ ᱡᱩᱫᱤ ᱵᱟᱝ ᱦᱩᱭ ᱠᱟᱱ ᱛᱟᱠᱚ ᱠᱷᱟᱱ ᱫᱚ ᱤᱭᱟᱹ ᱠᱚ ᱮᱢ ᱛᱟᱠᱚᱣᱟ ᱵᱟᱨᱛᱷ ᱥᱟᱨᱴᱤᱯᱷᱤᱠᱮᱴ ᱦᱮᱸ ᱟᱨ ᱚᱱᱟ ᱛᱤᱱ ᱱᱚᱢᱵᱚᱨ ᱯᱷᱨᱚᱢ ᱯᱮᱨᱮᱡ ᱠᱟᱛᱮᱫ ᱚᱸᱰᱮ ᱠᱚ ᱡᱚᱢᱟ ᱞᱮᱠᱷᱟᱱ ᱜᱮ ᱩᱱᱠᱩᱣᱟᱜ ᱚᱱᱟ ᱜᱷᱟᱨᱚᱸᱡᱽ ᱨᱮᱱ ᱦᱚᱲ ᱠᱚᱣᱟᱜ ᱨᱮᱥᱚᱱ ᱠᱟᱨᱰ ᱦᱩᱭᱩᱜ ᱛᱟᱠᱚᱣᱟ ᱛᱟᱦᱚᱞᱮ ᱛᱤᱱ ᱱᱚᱢᱵᱚᱨ ᱯᱷᱨᱚᱢ ᱫᱚ ᱚᱱᱟ ᱪᱟᱨ ᱱᱚᱢᱵᱚᱨ ᱯᱷᱨᱚᱢ ᱫᱚ ᱚᱠᱚᱭᱟᱜ ᱡᱟᱦᱟᱸᱭ ᱜᱷᱟᱨᱚᱸᱡᱽ ᱨᱮ ᱠᱤᱪᱷᱩ ᱦᱚᱲ ᱫᱚ ᱦᱩᱭ ᱠᱟᱱ ᱛᱟᱠᱚᱣᱟ ᱟᱨ ᱠᱤᱪᱷᱩ ᱦᱚᱲ ᱫᱚ ᱦᱚᱭᱛᱳ ᱠᱚ ᱵᱟᱫ ᱟᱠᱟᱱᱟ ᱩᱱᱠᱩ ᱠᱚᱫᱚ ᱚᱱᱟ ᱪᱟᱨ ᱱᱚᱢᱵᱚᱨ ᱯᱷᱚᱨᱢ ᱯᱮᱨᱮᱡ ᱦᱩᱭᱩᱜ ᱛᱟᱠᱚᱣᱟ ᱟᱫᱚ ᱚᱱᱟ ᱪᱟᱨ ᱱᱚᱢᱵᱚᱨ ᱯᱷᱚᱨᱢ ᱦᱟᱛᱟᱣ ᱠᱟᱛᱮᱫ ᱟᱠᱚᱣᱟᱜ ᱰᱚᱠᱩᱢᱮᱱᱴ ᱟᱫᱷᱟᱨ ᱠᱟᱨᱰ ᱵᱷᱳᱴᱟᱨ ᱠᱟᱨᱰ ᱦᱮᱸ ᱟᱨ ᱢᱚᱬᱮ ᱥᱮᱨᱢᱟ ᱩᱢᱮᱨ ᱞᱟᱛᱟᱨ ᱠᱷᱚᱱ ᱩᱢᱮᱨᱟᱱ ᱢᱟᱹᱭ ᱵᱟᱹᱵᱩ ᱛᱟᱠᱚ ᱠᱚᱫᱚ ᱵᱟᱨᱛᱷ ᱥᱟᱨᱴᱤᱯᱷᱤᱠᱮᱴ ᱟᱨ ᱮᱠᱴᱤ ᱢᱳᱵᱟᱭᱤᱞ ᱱᱟᱢᱵᱟᱨ ᱢᱤᱫᱴᱟᱹᱝ ᱦᱮᱸ ᱟᱨ ᱡᱟᱦᱟᱸᱭ ᱦᱩᱭ ᱠᱟᱱ ᱛᱟᱠᱚ ᱫᱚ ᱩᱱᱠᱩ ᱚᱱᱟ ᱜᱷᱟᱨᱚᱸᱡᱽ ᱨᱮᱱ ᱡᱟᱦᱟᱸᱭᱟᱜ ᱜᱮ ᱢᱤᱫᱴᱟᱹᱝ ᱨᱮᱥᱚᱱ ᱠᱟᱨᱰ ᱦᱮᱸ ᱢᱟᱹᱞᱤᱠᱟᱜ ᱠᱷᱟᱱ ᱵᱷᱟᱹᱜᱤᱜᱼᱟ ᱛᱟᱣ ᱚᱱᱟ ᱯᱮᱨᱮᱡ ᱠᱟᱛᱮᱫ ᱚᱱᱟ ᱠᱚ ᱰᱚᱠᱩᱢᱮᱱᱴ ᱡᱚᱢᱟ ᱠᱟᱛᱮᱫ ᱪᱟᱨ ᱱᱚᱢᱵᱚᱨ ᱯᱷᱚᱨᱢ ᱦᱮᱸ ᱮᱢ ᱞᱮᱠᱷᱟᱱ ᱜᱮ ᱩᱱᱠᱩ ᱡᱟᱦᱟᱸᱭ ᱵᱟᱝ ᱦᱩᱭ ᱠᱟᱱ ᱦᱚᱲ ᱠᱚᱣᱟᱜ ᱦᱚᱸ ᱦᱩᱭᱩᱜ ᱛᱟᱠᱚᱣᱟ ᱨᱮᱥᱚᱱ ᱠᱟᱨᱰ ᱤᱱᱟᱹ ᱛᱟᱭᱚᱢ ᱯᱟᱸᱪ ᱱᱚᱢᱵᱚᱨ ᱯᱷᱚᱨᱢ ᱯᱟᱸᱪ ᱱᱚᱢᱵᱚᱨ ᱯᱷᱚᱨᱢ ᱫᱚ ᱟᱹᱰᱤ ᱢᱤᱫᱴᱟᱝ ᱞᱟᱹᱠᱛᱤᱭᱟᱱᱟᱜ ᱯᱷᱚᱨᱢ ᱠᱟᱱᱟ ᱧᱮᱞᱟᱯᱮ ᱨᱮᱥᱚᱱ ᱠᱟᱨᱰ ᱡᱟᱦᱟᱸᱭᱟᱜ ᱦᱩᱭ ᱠᱟᱱ ᱛᱟᱠᱚᱣᱟ ᱠᱤᱪᱷᱩ ᱵᱟᱝ ᱠᱤᱪᱷᱩ ᱡᱟᱦᱟᱱᱟᱜ ᱵᱟᱝ ᱡᱟᱦᱟᱱᱟᱜ ᱵᱷᱩᱞ ᱢᱮᱱᱟᱜᱼᱟ ᱚᱠᱚᱭᱟᱜ ᱵᱟᱵᱟ ᱧᱩᱛᱩᱢ ᱵᱷᱩᱞ ᱢᱮᱱᱟᱜᱼᱟ ᱚᱠᱚᱭᱟᱜ ᱡᱟᱶᱟᱭ ᱧᱩᱛᱩᱢ ᱵᱷᱩᱞ ᱢᱮᱱᱟᱜᱼᱟ ᱚᱠᱚᱭ ᱦᱳᱭᱛᱳ ᱟᱭᱟᱜ ᱧᱩᱛᱩᱢ ᱜᱮ ᱵᱷᱩᱞ ᱢᱮᱱᱟᱜ ᱛᱟᱭᱟ ᱮᱴᱟᱜ ᱮᱴᱟᱜ ᱡᱟᱭᱜᱟ ᱠᱚᱨᱮ ᱮᱴᱟᱜ ᱮᱴᱟᱜ ᱥᱟᱨᱴᱤᱯᱷᱤᱠᱮᱴ ᱠᱚᱨᱮ ᱦᱳᱭᱛᱳ ᱢᱤᱫ ᱨᱚᱠᱚᱢ ᱧᱩᱛᱩᱢ ᱢᱮᱱᱟᱜ ᱛᱟᱭᱟ ᱨᱮᱥᱚᱱ ᱠᱟᱨᱰ ᱨᱮ ᱮᱴᱟᱜ ᱨᱚᱠᱚᱢ ᱦᱮᱡ ᱟᱠᱟᱱ ᱛᱟᱭᱟ ᱵᱟᱱᱟᱱ ᱠᱚ ᱵᱷᱩᱞ ᱢᱮᱱᱟᱜ ᱛᱟᱭᱟ ᱦᱳᱭᱛᱳ ᱡᱚᱱᱢᱚ ᱛᱟᱹᱨᱤᱠᱷ ᱠᱚ ᱵᱷᱩᱞ ᱢᱮᱱᱟᱜ ᱛᱟᱭᱟ ᱵᱚᱭᱚᱥ ᱠᱚ ᱵᱷᱩᱞ ᱢᱮᱱᱟᱜ ᱛᱟᱭᱟ ᱚᱱᱟ ᱠᱚ ᱥᱚᱝᱥᱳᱫᱷᱚᱱ ᱞᱟᱹᱜᱤᱫ ᱛᱮᱫᱚ ᱯᱟᱸᱪ ᱱᱚᱢᱵᱚᱨ ᱯᱷᱚᱨᱢ ᱵᱚᱱ ᱯᱮᱨᱮᱡᱟ ᱟᱫᱚ ᱯᱟᱸᱪ ᱱᱚᱢᱵᱚᱨ ᱯᱷᱚᱨᱢ ᱯᱮᱨᱮᱡ ᱠᱟᱛᱮᱫ ᱚᱱᱟ ᱥᱟᱶᱛᱮ ᱡᱟᱦᱟᱸ ᱵᱷᱩᱞ ᱵᱚᱱ ᱥᱚᱝᱥᱳᱫᱷᱚᱱ ᱞᱟᱹᱜᱤᱫ ᱫᱚ ᱚᱱᱟ ᱯᱨᱚᱢᱟᱱ ᱥᱟᱯᱮᱠᱠᱷᱮ ᱡᱟᱦᱟᱸ ᱰᱚᱠᱩᱢᱮᱱᱴ ᱠᱚ ᱢᱮᱱᱟᱜ ᱫᱚ ᱴᱷᱤᱠᱟ ᱚᱱᱟ ᱡᱮᱨᱚᱠᱥ ᱢᱮᱥᱟ ᱠᱟᱛᱮᱫ ᱚᱸᱰᱮ ᱡᱚᱢᱟ ᱞᱮᱠᱷᱟᱱ ᱜᱮ ᱚᱱᱟ ᱵᱷᱩᱞ ᱠᱚ ᱴᱷᱤᱠᱚᱜ ᱛᱟᱵᱚᱱᱟ ᱚᱱᱟ ᱫᱚ ᱯᱟᱸᱪ ᱱᱚᱢᱵᱚᱨ ᱯᱷᱚᱨᱢ ᱦᱩᱭᱱᱟ ᱤᱱᱟᱹ ᱛᱟᱭᱚᱢ ᱪᱷᱚ ᱱᱚᱢᱵᱚᱨ ᱯᱷᱚᱨᱢ ᱪᱷᱚ ᱱᱚᱢᱵᱚᱨ ᱯᱷᱚᱨᱢ ᱫᱚ ᱢᱤᱫᱴᱟᱱ ᱜᱷᱟᱨᱚᱸᱡᱽ ᱦᱚᱭᱛᱳ ᱢᱤᱫᱴᱟᱱ ᱨᱮᱥᱚᱱ ᱫᱚᱠᱟᱱ ᱠᱷᱚᱱᱟᱜ ᱟᱨ ᱢᱤᱫᱴᱟᱱ ᱨᱮᱥᱚᱱ ᱫᱚᱠᱟᱱ ᱵᱚᱫᱚᱞᱚᱜ ᱥᱟᱱᱟᱭᱮᱫ ᱠᱚᱣᱟ ᱦᱮᱸ ᱡᱟᱦᱟᱱ ᱠᱟᱨᱚᱱ ᱛᱮᱜᱮ ᱦᱚᱭᱛᱚ ᱦᱮᱸ ᱪᱟᱹᱠᱨᱤ ᱵᱟᱹᱠᱨᱤ ᱥᱩᱛᱨᱮ ᱦᱳᱠ ᱵᱟ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟ ᱚᱲᱟᱜ ᱠᱚ ᱵᱚᱫᱚᱞ ᱟᱠᱟᱫ ᱛᱟᱠᱚᱣᱟ ᱦᱮᱸ ᱟᱫᱚ ᱨᱮᱥᱚᱱ ᱫᱚᱠᱟᱱ ᱦᱚᱸ ᱵᱚᱫᱚᱞ ᱦᱩᱭᱩᱜ ᱛᱟᱠᱚ ᱠᱷᱟᱱ ᱦᱮᱸ ᱢᱤᱫᱴᱟᱱ ᱜᱷᱟᱨᱚᱸᱡᱽ ᱨᱮᱱ ᱡᱷᱚᱛᱚ ᱦᱚᱲᱟᱜ ᱜᱮ ᱛᱟᱦᱚᱞᱮ ᱚᱱᱟ ᱫᱚ ᱪᱷᱚ ᱱᱚᱢᱵᱚᱨ ᱯᱷᱚᱨᱢ ᱠᱚ ᱯᱷᱚᱨᱢ ᱠᱚ ᱯᱮᱨᱮᱡᱟ ᱟᱨ ᱡᱟᱦᱟᱸ ᱨᱮᱥᱚᱱ ᱠᱟᱨᱰ ᱠᱚ ᱢᱮᱱᱟᱜ ᱛᱟᱠᱚᱣᱟ ᱚᱱᱟ ᱡᱮᱨᱚᱠᱥ ᱠᱟᱛᱮᱫ ᱚᱱᱟ ᱡᱚᱢᱟ ᱞᱮᱠᱷᱟᱱ ᱜᱮ ᱩᱱᱠᱩ ᱨᱮᱥᱚᱱ ᱫᱚᱠᱟᱱ ᱵᱚᱫᱚᱞᱚᱜ ᱛᱟᱠᱚᱣᱟ ᱛᱟᱦᱚᱞᱮ ᱚᱱᱟ ᱫᱚ ᱪᱷᱚ ᱱᱚᱢᱵᱚᱨ ᱦᱩᱭᱱᱟ ᱤᱱᱟᱹ ᱛᱟᱭᱚᱢ ᱛᱮᱨᱚ ᱱᱚᱢᱵᱚᱨ ᱯᱷᱚᱨᱢ ᱱᱚᱣᱟ ᱦᱚᱸ ᱵᱚᱫᱚᱞ ᱞᱮᱠᱟ ᱜᱮ ᱨᱮᱥᱚᱱ ᱫᱚᱠᱟᱱ ᱵᱚᱫᱚᱞ ᱞᱮᱠᱟ ᱜᱮ ᱟᱫᱚ ᱱᱚᱣᱟ ᱫᱚ ᱦᱩᱭᱩᱜ ᱠᱟᱱᱟ ᱢᱤᱫᱴᱟᱹᱝ ᱜᱷᱟᱨᱚᱸᱡᱽ ᱨᱮ ᱦᱳᱭᱛᱳ ᱠᱤᱪᱷᱩ ᱦᱚᱲ ᱵᱚᱫᱚᱞ ᱥᱟᱱᱟᱭᱮᱫ ᱠᱚᱣᱟ ᱡᱟᱦᱟᱸ ᱠᱟᱨᱚᱱ ᱛᱮᱜᱮ ᱦᱳᱭᱛᱳ ᱢᱤᱫᱴᱟᱹᱝ ᱜᱷᱟᱨᱚᱸᱡᱽ ᱨᱮ ᱜᱮᱞ ᱦᱚᱲ ᱢᱮᱱᱟᱜ ᱠᱚᱣᱟ ᱯᱮ ᱯᱩᱱ ᱦᱚᱲ ᱫᱚ ᱟᱨ ᱢᱤᱫᱴᱟᱹᱝ ᱡᱟᱭᱜᱟ ᱡᱟᱦᱟᱸ ᱥᱩᱛᱨᱚ ᱛᱮᱜᱮ ᱡᱟᱦᱟᱱᱟᱜ ᱠᱷᱮᱛᱨᱚ ᱠᱟᱨᱚᱱ ᱛᱮᱜᱮ ᱩᱱᱠᱩ ᱮᱴᱟᱜ ᱡᱟᱭᱜᱟ ᱠᱚ ᱪᱟᱞᱟᱣ ᱟᱠᱟᱱᱟ ᱦᱮᱸ ᱟᱫᱚ ᱚᱸᱰᱮ ᱩᱱᱠᱩ ᱦᱚᱸ ᱨᱮᱥᱚᱱ ᱫᱚᱠᱟᱱ ᱵᱚᱫᱚᱞᱚᱜ ᱛᱟᱠᱚᱣᱟ ᱛᱟᱦᱚᱞᱮ ᱩᱱᱠᱩ ᱞᱟᱹᱜᱤᱫ ᱛᱮᱫᱚ ᱚᱱᱟ ᱛᱮᱨᱚ ᱱᱚᱢᱵᱚᱨ ᱯᱷᱚᱨᱢ ᱞᱟᱜᱟᱜᱼᱟ ᱟᱨ ᱪᱳᱫᱽᱫᱳ ᱱᱚᱢᱵᱚᱨ ᱯᱷᱚᱨᱢ ᱫᱚ ᱡᱟᱦᱟᱸᱭ ᱵᱟᱹᱦᱩ ᱟᱭᱳ ᱠᱚ ᱡᱟᱦᱟᱸᱭ ᱟᱭᱳ ᱚᱲᱟᱜ ᱨᱮ ᱢᱤᱫᱴᱟᱝ ᱴᱷᱤᱠᱟᱹᱱᱟ ᱛᱟᱦᱮᱸ ᱠᱟᱱ ᱛᱟᱭᱟ ᱟᱨ ᱡᱟᱶᱟᱭ ᱚᱲᱟᱜ ᱪᱟᱞᱟᱣ ᱠᱟᱛᱮ ᱟᱨ ᱢᱤᱫᱴᱟᱝ ᱴᱷᱤᱠᱟᱹᱱᱟ ᱵᱚᱫᱚᱞ ᱟᱠᱟᱱ ᱛᱟᱭᱟ ᱛᱟᱦᱚᱞᱮ ᱩᱱᱤ ᱦᱚᱸ ᱵᱚᱫᱚᱞᱚᱜ ᱛᱟᱭᱟ ᱨᱮᱥᱚᱱ ᱫᱚᱠᱟᱱ ᱦᱮᱸ ᱛᱟᱦᱚᱞᱮ ᱩᱱᱤ ᱫᱚ ᱪᱳᱫᱽᱫᱳ ᱱᱚᱢᱵᱚᱨ ᱯᱷᱨᱚᱢ ᱯᱮᱨᱮᱡ ᱦᱩᱭᱩᱜ ᱛᱟᱭᱟ ᱦᱮᱸ ᱯᱨᱚᱢᱟᱱ ᱥᱚᱨᱩᱯ ᱫᱚ ᱟᱡᱟᱜ ᱚᱱᱟ ᱨᱮᱥᱚᱱ ᱠᱟᱨᱰ ᱟᱜ ᱡᱮᱨᱚᱠᱥ ᱟᱨ ᱢᱮᱨᱮᱡᱽ ᱥᱟᱨᱴᱤᱯᱷᱤᱠᱮᱴ ᱠᱚ ᱛᱟᱦᱮᱱ ᱠᱷᱟᱱ ᱢᱟ ᱟᱹᱰᱤ ᱱᱟᱯᱟᱭᱚᱜ ᱜᱮᱭᱟ ᱟᱨ ᱡᱟᱦᱟᱸᱭ ᱡᱟᱶᱟᱭ ᱚᱲᱟᱜ ᱪᱟᱞᱟᱣ ᱠᱟᱱᱟᱭ ᱡᱟᱶᱟᱭᱟᱜ ᱨᱮᱥᱚᱱ ᱠᱟᱨᱰ ᱟᱜ ᱡᱮᱨᱚᱠᱥ ᱵᱟ ᱚᱱᱟ ᱚᱲᱟᱜ ᱨᱮᱱᱟᱜ ᱡᱟᱦᱟᱸ ᱢᱟᱹᱞᱤᱠ ᱟᱜ ᱜᱮ ᱡᱮᱨᱚᱠᱥ ᱢᱤᱫᱴᱟᱝ ᱨᱮᱥᱚᱱ ᱠᱟᱨᱰ ᱮᱢ ᱠᱟᱛᱮ ᱪᱳᱫᱽᱫᱳ ᱱᱚᱢᱵᱚᱨ ᱯᱷᱨᱚᱢ ᱯᱮᱨᱮᱡ ᱞᱮᱠᱷᱟᱱ ᱜᱮ ᱩᱱᱤ ᱫᱚ ᱡᱟᱶᱟᱭ ᱚᱲᱟᱜ ᱛᱮ ᱵᱚᱫᱚᱞᱚᱜ ᱛᱟᱭᱟ ᱤᱱᱟᱹ ᱛᱟᱭᱚᱢ ᱥᱟᱛ ᱱᱚᱢᱵᱚᱨ ᱯᱷᱚᱨᱢ ᱥᱟᱛ ᱱᱚᱢᱵᱚᱨ ᱯᱷᱚᱨᱢ ᱫᱚ ᱡᱟᱦᱟᱸᱭ ᱜᱚᱡ ᱟᱠᱟᱱᱟᱭ ᱩᱱᱤ ᱜᱚᱡ ᱟᱠᱟᱱ ᱦᱚᱲᱟᱜ ᱰᱮᱛᱷ ᱥᱟᱨᱴᱤᱯᱷᱤᱠᱮᱴ ᱨᱮᱭᱟᱜ ᱡᱮᱨᱚᱠᱥ ᱟᱨ ᱟᱡᱟᱜ ᱨᱮᱥᱚᱱ ᱠᱟᱨᱰ ᱟᱨ ᱥᱟᱛ ᱱᱚᱢᱵᱚᱨ ᱯᱷᱚᱨᱢ ᱡᱚᱢᱟ ᱞᱮᱠᱷᱟᱱ ᱜᱮ ᱩᱱᱤ ᱫᱚ ᱩᱱᱤ ᱫᱚ ᱵᱟᱫᱚᱜ ᱛᱟᱭᱟ ᱢᱟᱱᱮ ᱥᱟᱨᱮᱱᱰᱟᱨ ᱱᱚᱣᱟ ᱫᱚ ᱡᱮ ᱩᱱᱤ ᱧᱩᱛᱩᱢ ᱛᱮ ᱟᱫᱚ ᱠᱳᱱᱳ ᱪᱟᱣᱞᱮ ᱠᱚ ᱜᱩᱦᱩᱢ ᱠᱚ ᱪᱤᱱᱤ ᱠᱚ ᱥᱩᱱᱩᱢ ᱠᱚ ᱟᱞᱚ ᱦᱤᱡᱩᱜ ᱢᱟ ᱥᱟᱨᱮᱱᱰᱟᱨ ᱞᱟᱹᱜᱤᱫ ᱛᱮ ᱚᱱᱟ ᱥᱟᱛ ᱱᱚᱢᱵᱚᱨ ᱯᱷᱚᱨᱢ ᱫᱚ ᱵᱟᱫ ᱦᱚᱪᱚ ᱞᱟᱹᱜᱤᱫ ᱛᱮ ᱟᱴ ᱱᱚᱢᱵᱚᱨ ᱯᱷᱚᱨᱢ ᱫᱚ ᱠᱮᱴᱟᱜᱚᱨᱤ ᱪᱮᱧᱡᱽ ᱠᱮᱴᱟᱜᱚᱨᱤ ᱪᱮᱧᱡᱽ ᱫᱚ ᱪᱮᱫ ᱞᱮᱠᱟᱧ ᱞᱟᱹᱭᱟ ᱡᱮᱢᱚᱱ ᱟᱨ ᱠᱮ ᱮᱥ ᱚᱣᱟᱭ ᱴᱩ ᱨᱮᱥᱚᱱ ᱠᱟᱨᱰ ᱡᱟᱦᱟᱸᱭ ᱠᱚᱠᱚ ᱧᱟᱢᱟ ᱩᱱᱠᱩ ᱫᱚ ᱥᱩᱫᱷᱩ ᱨᱮᱥᱚᱱ ᱠᱟᱨᱰ ᱜᱮᱠᱚ ᱧᱟᱢᱟ ᱰᱚᱠᱩᱢᱮᱱᱴ ᱦᱤᱥᱟᱹᱵᱽ ᱞᱮᱠᱟᱛᱮ ᱩᱱᱠᱩᱣᱟᱜ ᱧᱩᱛᱩᱢ ᱛᱮᱫᱚ ᱢᱟᱱᱮ ᱱᱚᱱ ᱥᱟᱵᱥᱤᱰᱟᱭᱤᱡᱽ ᱨᱮᱥᱚᱱ ᱠᱟᱨᱰ ᱠᱟᱱᱟ ᱚᱱᱟ ᱫᱚ ᱟᱫᱚ ᱚᱱᱠᱟ ᱵᱷᱩᱞ ᱵᱚᱥᱚᱛᱚ ᱦᱚᱭᱛᱳ ᱡᱟᱦᱟᱸᱭ ᱨᱮᱸᱜᱮᱡ ᱢᱤᱫᱴᱟᱝ ᱜᱷᱟᱨᱚᱸᱡᱽ ᱨᱮᱱ ᱦᱚᱲᱟᱜ ᱚᱱᱠᱟ ᱦᱩᱭ ᱟᱠᱟᱱ ᱛᱟᱠᱚᱣᱟ ᱟᱫᱚ ᱩᱱᱠᱩ ᱡᱟᱛᱮ ᱠᱚ ᱧᱟᱢ ᱢᱟ ᱢᱟᱱᱮ ᱮᱴᱟᱜ ᱨᱮ ᱚᱱᱟ ᱟᱨ ᱠᱮ ᱮᱥ ᱚᱣᱟᱭ ᱴᱩ ᱨᱮᱥᱚᱱ ᱠᱷᱚᱱᱟᱜ ᱨᱮᱥᱚᱱ ᱠᱟᱨᱰ ᱠᱷᱚᱱᱟᱜ ᱟᱨ ᱠᱮ ᱮᱥ ᱚᱣᱟᱭ ᱚᱣᱟᱱ ᱨᱮᱠᱚ ᱦᱤᱡᱩᱜ ᱢᱟ ᱡᱟᱦᱟᱱᱟᱜ ᱠᱚ ᱧᱟᱢᱟ ᱟᱫᱚ ᱚᱱᱟ ᱚᱱᱟ ᱨᱮᱥᱚᱱ ᱠᱟᱨᱰ ᱵᱚᱫᱚᱞ ᱦᱚᱪᱚ ᱞᱟᱹᱜᱤᱫ ᱛᱮ ᱟᱴ ᱱᱚᱢᱵᱚᱨ ᱯᱷᱨᱚᱢ ᱠᱚ ᱯᱮᱨᱮᱡ ᱞᱮᱠᱷᱟᱱ ᱜᱮ ᱩᱱᱠᱩ ᱡᱟᱦᱟᱸᱭ ᱵᱟᱠᱚ ᱧᱟᱢ ᱛᱟᱦᱮᱸᱫ ᱩᱱᱠᱩ ᱠᱚ ᱧᱟᱢᱟ ᱱᱚ ᱱᱚᱢᱵᱚᱨ ᱯᱷᱨᱚᱢ ᱫᱚ ᱡᱟᱦᱟᱸᱭ ᱦᱚᱭᱛᱳ ᱠᱳᱱᱳ ᱠᱟᱨᱚᱱ ᱛᱮ ᱨᱮᱥᱚᱱ ᱠᱟᱨᱰ ᱛᱟᱦᱮᱸ ᱠᱟᱱ ᱛᱟᱭᱟ ᱧᱟᱢ ᱞᱮᱫᱟᱭ ᱟᱫᱚ ᱱᱚᱥᱴᱚ ᱟᱠᱟᱱ ᱛᱟᱭᱟ ᱞᱚ ᱟᱠᱟᱱ ᱛᱟᱭᱟ ᱠᱤ ᱟᱹᱛᱩᱭᱮᱱ ᱛᱟᱭᱟ ᱠᱤ ᱟᱫ ᱮᱱ ᱛᱟᱭᱟ ᱦᱮᱸ ᱰᱮᱢᱮᱡᱽ ᱟᱠᱟᱱ ᱛᱟᱭᱟ ᱡᱟᱦᱟᱸ ᱞᱮᱠᱟᱛᱮ ᱦᱮᱸ ᱟᱫᱚ ᱩᱱᱤ ᱫᱚ ᱱᱚ ᱱᱚᱢᱵᱚᱨ ᱯᱷᱚᱨᱢ ᱯᱮᱨᱮᱡ ᱞᱮᱠᱷᱟᱱ ᱜᱮ ᱰᱩᱵᱽᱞᱤᱠᱮᱴ ᱢᱤᱫᱴᱟᱹᱝ ᱨᱮᱥᱚᱱ ᱠᱟᱨᱰᱮ ᱧᱟᱢᱟ ᱦᱮᱸ ᱚᱱᱟ ᱞᱟᱹᱜᱤᱫ ᱛᱮ ᱢᱤᱫᱴᱟᱹᱝ ᱛᱷᱟᱱᱟ ᱨᱮ ᱰᱟᱭᱨᱤ ᱞᱮᱠᱷᱟᱱ ᱵᱷᱟᱹᱜᱤᱜᱼᱟ ᱡᱤᱰᱤ ᱱᱟᱢᱵᱟᱨ ᱚᱸᱰᱮ ᱮᱢ ᱞᱮᱠᱷᱟᱱ ᱵᱷᱟᱹᱜᱤᱜᱼᱟ ᱦᱮᱸ ᱟᱨ ᱡᱩᱫᱤ ᱚᱱᱟ ᱨᱮᱥᱚᱱ ᱠᱟᱨᱰ ᱨᱮᱭᱟᱜ ᱡᱮᱨᱚᱠᱥ ᱠᱚ ᱛᱟᱦᱮᱱ ᱢᱟ ᱚᱱᱟ ᱮᱢ ᱞᱮᱠᱷᱟᱱ ᱜᱮ ᱚᱱᱟ ᱩᱱᱤᱭᱟᱜ ᱫᱚ ᱦᱩᱭᱩᱜ ᱛᱟᱭᱟ ᱚᱱᱟ ᱱᱚ ᱱᱚᱢᱵᱚᱨ ᱯᱷᱚᱨᱢ ᱫᱚ ᱚᱱᱟ ᱞᱟᱹᱜᱤᱫ ᱛᱮ ᱫᱚᱥ ᱱᱚᱢᱵᱚᱨ ᱯᱷᱚᱨᱢ ᱫᱚ ᱚᱱᱮ ᱱᱚᱱ ᱥᱟᱵᱽᱥᱤᱰᱟᱭᱤᱡᱽ ᱨᱮᱥᱚᱱ ᱠᱟᱨᱰ ᱢᱟᱱᱮ ᱚᱸᱰᱮ ᱫᱚ ᱩᱱᱤ ᱪᱟᱹᱠᱨᱤ ᱵᱟᱹᱠᱨᱤ ᱦᱚᱲ ᱠᱚ ᱠᱷᱮᱛᱨᱮ ᱞᱟᱹᱜᱤᱫ ᱜᱮ ᱱᱚᱣᱟ ᱫᱚ ᱫᱚᱥ ᱱᱚᱢᱵᱚᱨ ᱯᱷᱚᱨᱢ ᱫᱚ ᱯᱮᱨᱮᱡ ᱞᱮᱠᱷᱟᱱ ᱵᱷᱟᱹᱜᱤᱜᱼᱟ ᱩᱱᱠᱩ ᱫᱚ ᱚᱱᱟ ᱫᱚ ᱥᱩᱫᱩ ᱩᱱᱠᱩ ᱫᱚ ᱞᱟᱹᱭ ᱞᱮᱠᱷᱟᱱ ᱫᱚ ᱨᱮᱥᱚᱱ ᱠᱟᱨᱰ ᱫᱚ ᱨᱮᱥᱚᱱ ᱫᱚ ᱵᱟᱠᱚ ᱧᱟᱢᱟ ᱪᱟᱣᱞᱮ ᱠᱚ ᱜᱩᱦᱩᱢ ᱠᱚ ᱥᱤᱢ ᱥᱩᱱᱩᱢ ᱠᱚ ᱪᱤᱱᱤ ᱠᱚ ᱩᱱᱠᱩ ᱵᱟᱠᱚ ᱧᱟᱢᱟ ᱩᱱᱠᱩ ᱫᱚ ᱩᱱᱠᱩ ᱡᱟᱛᱮ ᱢᱤᱫᱴᱮᱱ ᱰᱚᱠᱳᱢᱮᱱᱴ ᱦᱤᱥᱟᱹᱵ ᱞᱮᱠᱟ ᱛᱮᱜᱮ ᱢᱤᱫᱴᱮᱱ ᱨᱮᱥᱚᱱ ᱠᱟᱨᱰ ᱫᱚᱨᱠᱟᱨ ᱛᱟᱠᱚ ᱛᱚ ᱟᱫᱚ ᱫᱚᱥ ᱱᱚᱢᱵᱚᱨ ᱯᱷᱚᱨᱢ ᱠᱚ ᱯᱮᱨᱮᱡ ᱞᱮᱠᱷᱟᱱ ᱜᱮ ᱩᱱᱠᱩ ᱫᱚ ᱟᱨ ᱠᱮ ᱮᱥ ᱚᱣᱟᱭ ᱴᱩ ᱨᱮᱥᱚᱱ ᱠᱟᱨᱰ ᱠᱚ ᱧᱟᱢᱟ ᱢᱤᱫᱴᱮᱱ ᱱᱚᱱ ᱥᱟᱵᱥᱤᱰᱟᱭᱤᱡᱽᱰ ᱨᱮᱥᱚᱱ ᱠᱟᱨᱰ ᱠᱟᱱᱟ ᱚᱱᱟ ᱚᱱᱟ ᱫᱚᱥ ᱱᱚᱢᱵᱚᱨ ᱯᱷᱚᱨᱢ ᱦᱩᱭᱱᱟ ᱤᱱᱟᱹ ᱛᱟᱭᱚᱢ ᱮᱜᱟᱨᱚ ᱱᱚᱢᱵᱚᱨ ᱯᱷᱚᱨᱢ ᱮᱜᱟᱨᱚ ᱱᱚᱢᱵᱚᱨ ᱯᱷᱚᱨᱢ ᱫᱚ ᱢᱳᱵᱟᱭᱤᱞ ᱱᱟᱢᱵᱟᱨ ᱞᱤᱝᱠ ᱞᱟᱹᱜᱤᱫ ᱛᱮ ᱢᱳᱵᱟᱭᱤᱞ ᱱᱟᱢᱵᱟᱨ ᱢᱤᱫᱴᱟᱝ ᱨᱮᱥᱚᱱ ᱠᱟᱨᱰ ᱨᱮ ᱱᱮᱛᱟᱨ ᱫᱚ ᱞᱤᱝᱠ ᱮᱫᱟ ᱠᱚ ᱛᱚ ᱟᱫᱷᱟᱨ ᱱᱟᱢᱵᱟᱨ ᱪᱮᱫ ᱞᱮᱠᱟ ᱞᱤᱝᱠ ᱟᱠᱟᱫ ᱠᱚ ᱢᱳᱵᱟᱭᱤᱞ ᱱᱟᱢᱵᱟᱨ ᱦᱚᱸ ᱢᱤᱫᱴᱟᱝ ᱞᱤᱝᱠ ᱟᱠᱟᱫ ᱠᱚ ᱟᱫᱚ ᱮᱢᱚᱱ ᱦᱩᱭ ᱠᱟᱱᱟ ᱡᱟᱦᱟᱸᱭᱟᱜ ᱨᱮᱥᱚᱱ ᱠᱟᱨᱰ ᱟᱜᱮ ᱞᱟᱦᱟ ᱨᱮ ᱦᱩᱭ ᱠᱟᱱᱟ ᱢᱟᱱᱮ ᱵᱷᱩᱞ ᱢᱳᱵᱟᱭᱤᱞ ᱱᱟᱢᱵᱟᱨ ᱮᱴᱟᱜ ᱦᱚᱲᱟᱜ ᱢᱳᱵᱟᱭᱤᱞ ᱱᱟᱢᱵᱟᱨ ᱞᱤᱝᱠ ᱟᱠᱟᱱᱟ ᱦᱚᱭᱛᱳ ᱡᱟᱦᱟᱸ ᱠᱟᱨᱚᱱ ᱛᱮ ᱚᱯᱷᱤᱥ ᱨᱮ ᱟᱠᱚ ᱚᱱᱠᱟ ᱠᱚ ᱦᱩᱭ ᱦᱚᱪᱚ ᱠᱟᱜᱼᱟ ᱵᱷᱩᱞ ᱵᱚᱥᱚᱛᱚ ᱟᱫᱚ ᱡᱟᱛᱮ ᱱᱤᱡᱮᱨᱟᱜ ᱢᱳᱵᱟᱭᱤᱞ ᱱᱟᱢᱵᱟᱨ ᱚᱸᱰᱮ ᱞᱤᱝᱠ ᱠᱚᱜ ᱢᱟ ᱚᱱᱟ ᱞᱟᱹᱜᱤᱫ ᱛᱮᱫᱚ ᱮᱜᱟᱨᱚ ᱱᱚᱢᱵᱚᱨ ᱯᱷᱚᱨᱢ ᱵᱚᱱ ᱯᱮᱨᱮᱡᱟ ᱛᱟᱦᱚᱞᱮ ᱱᱚᱜᱼᱚ ᱱᱚᱝᱠᱟ ᱦᱩᱭᱱᱟ ᱫᱮᱞᱟ ᱟᱨ ᱢᱤᱫ ᱫᱷᱟᱣ ᱤᱧ ᱞᱟᱹᱭ ᱟᱵᱚᱱ ᱜᱮ ᱢᱤᱫᱴᱟᱝ ᱥᱚᱝᱠᱷᱮᱯ ᱛᱮ ᱛᱤᱱ ᱱᱚᱢᱵᱚᱨ ᱯᱷᱚᱨᱢ ᱫᱚ ᱡᱟᱦᱟᱸᱭ ᱜᱷᱟᱨᱚᱸᱡᱽ ᱨᱮ ᱮᱠᱫᱚᱢ ᱵᱟᱝ ᱠᱚ ᱦᱩᱭ ᱠᱟᱱ ᱛᱟᱠᱚᱣᱟ ᱦᱮᱸ ᱩᱱᱠᱩ ᱠᱚ ᱡᱟᱛᱮ ᱦᱩᱭᱩᱜ ᱛᱟᱠᱚ ᱢᱟ ᱩᱱᱠᱩ ᱫᱚ ᱛᱤᱱ ᱱᱚᱢᱵᱚᱨ ᱯᱷᱚᱨᱢ ᱵᱚᱱ ᱯᱮᱨᱮᱡᱟ ᱪᱟᱨ ᱱᱚᱢᱵᱚᱨ ᱫᱚ ᱡᱟᱦᱟᱸᱭ ᱜᱷᱟᱨᱚᱸᱡᱽ ᱨᱮ ᱠᱤᱪᱷᱩ ᱦᱚᱲᱟᱜ ᱦᱩᱭ ᱠᱟᱱᱟ ᱠᱤᱪᱷᱩ ᱦᱚᱲᱟᱜ ᱵᱟᱝ ᱦᱩᱭ ᱠᱟᱱᱟ ᱦᱮᱸ ᱩᱱᱠᱩ ᱩᱱᱠᱩ ᱞᱟᱹᱜᱤᱫ ᱛᱮᱫᱚ ᱪᱟᱨ ᱱᱚᱢᱵᱚᱨ ᱯᱷᱚᱨᱢ ᱯᱟᱸᱪ ᱱᱚᱢᱵᱚᱨ ᱯᱷᱚᱨᱢ ᱫᱚ

ᱦᱮᱸ ᱠᱤᱥᱟᱹᱬ ᱠᱷᱚᱱᱟᱜ ᱨᱮᱸᱜᱮᱡ ᱡᱟᱛᱮ ᱧᱟᱢ ᱢᱟᱭ ᱵᱟᱝ ᱧᱟᱢ ᱨᱮᱥᱚᱱ ᱠᱟᱨᱰ ᱠᱷᱚᱱᱟᱜ ᱧᱟᱢᱟᱜ ᱨᱮᱥᱚᱱ ᱠᱟᱨᱰᱮ ᱧᱟᱢ ᱢᱟ ᱚᱱᱠᱟᱱᱟᱜ ᱟᱴ ᱱᱚᱢᱵᱚᱨ ᱯᱷᱨᱚᱢ ᱱᱚ ᱱᱚᱢᱵᱚᱨ ᱯᱷᱨᱚᱢ ᱫᱚ ᱡᱟᱦᱟᱸᱭᱟᱜ ᱟᱫ ᱟᱠᱟᱱ ᱛᱟᱭᱟ ᱱᱚᱥᱴᱚ ᱟᱠᱟᱱ ᱛᱟᱭᱟ ᱡᱟᱦᱟᱸ ᱠᱟᱨᱚᱱ ᱛᱮ ᱦᱮᱸ ᱩᱱᱤ ᱫᱚ ᱱᱚ ᱱᱚᱢᱵᱚᱨ ᱯᱷᱨᱚᱢᱮ ᱯᱮᱨᱮᱡᱟ ᱫᱚᱥ ᱱᱚᱢᱵᱚᱨ ᱯᱷᱨᱚᱢ ᱫᱚ ᱢᱟᱱᱮ ᱱᱚᱱ ᱥᱟᱵᱥᱤᱰᱟᱭᱤᱡᱽ ᱨᱮᱥᱚᱱ ᱠᱟᱨᱰ ᱢᱟᱱᱮ ᱵᱷᱚᱨᱛᱩᱠᱤᱦᱤᱱ ᱨᱮᱥᱚᱱ ᱠᱟᱨᱰ ᱢᱟᱱᱮ ᱡᱟᱦᱟᱸ ᱫᱚ ᱵᱟᱝ ᱧᱟᱢᱚᱜᱼᱟ ᱪᱮᱫ ᱦᱚᱸ ᱠᱷᱟᱹᱞᱤ ᱨᱮᱥᱚᱱ ᱠᱟᱨᱰ ᱥᱩᱢᱩᱝ ᱜᱮ ᱩᱱᱠᱩ ᱫᱚ ᱫᱚᱥ ᱱᱚᱢᱵᱚᱨ ᱯᱷᱨᱚᱢ ᱵᱚᱱ ᱯᱮᱨᱮᱡᱟ ᱟᱨ ᱮᱜᱟᱨᱚ ᱱᱚᱢᱵᱚᱨ ᱯᱷᱨᱚᱢ ᱫᱚ ᱢᱳᱵᱟᱭᱤᱞ ᱱᱟᱢᱵᱟᱨ ᱵᱚᱱ ᱞᱤᱝᱠ ᱦᱚᱪᱚᱭ ᱢᱟ ᱚᱱᱟ ᱮᱜᱟᱨᱚ ᱱᱚᱢᱵᱚᱨ ᱯᱷᱨᱚᱢ ᱛᱚ ᱵᱟᱲᱟᱭ ᱠᱮᱫᱼᱟ ᱵᱚᱱ ᱛᱟᱦᱚᱞᱮ ᱚᱠᱚᱭᱟᱜ ᱚᱠᱟ ᱞᱮᱠᱟ ᱞᱟᱹᱠᱛᱤ ᱛᱟᱵᱚᱱ ᱚᱱᱮ ᱚᱱᱠᱟ ᱟᱫᱚ ᱫᱩᱣᱟᱨᱮ ᱥᱚᱨᱠᱟᱨ ᱱᱚᱣᱟ ᱦᱩᱭᱩᱜ ᱠᱟᱱ ᱠᱮᱢᱯ ᱨᱮ ᱪᱟᱞᱟᱣ ᱠᱟᱛᱮᱫ ᱠᱷᱟᱫᱽᱫᱚ ᱥᱟᱹᱛᱷᱤ ᱠᱟᱣᱩᱱᱴᱟᱨ ᱨᱮ ᱱᱚᱝᱠᱟᱱᱟᱜ ᱯᱷᱨᱚᱢ ᱚᱠᱚᱭᱟᱜ ᱚᱠᱟ ᱞᱮᱠᱟ ᱞᱟᱹᱠᱛᱤ ᱚᱱᱠᱟᱱᱟᱜ ᱯᱷᱨᱚᱢ ᱯᱮᱨᱮᱡ ᱠᱟᱛᱮᱫ ᱡᱟᱦᱟᱸ ᱵᱟᱝ ᱦᱩᱭ ᱟᱠᱟᱱ ᱡᱤᱱᱤᱥ ᱠᱚ ᱵᱷᱩᱞ ᱠᱚ ᱥᱚᱝᱥᱳᱫᱷᱚᱱ ᱢᱟᱵᱚᱱ ᱟᱫᱚ ᱨᱮᱥᱚᱱ ᱫᱚᱠᱟᱱ ᱵᱚᱫᱚᱞ ᱠᱷᱟᱱ ᱡᱟᱦᱟᱸᱭ ᱜᱚᱡ ᱟᱠᱟᱱ ᱩᱱᱤ ᱵᱚᱱ ᱥᱟᱨᱮᱱᱰᱟᱨ ᱠᱷᱟᱱ ᱚᱱᱟ ᱦᱮᱸ ᱚᱠᱚᱭ ᱱᱚᱱ ᱥᱟᱵᱥᱤᱰᱤ ᱨᱮᱥᱚᱱ ᱠᱟᱨᱰ ᱠᱚ ᱢᱳᱵᱟᱭᱤᱞ ᱱᱟᱢᱵᱟᱨ ᱠᱚ ᱞᱤᱝᱠ ᱫᱚᱨᱠᱟᱨ ᱠᱷᱟᱱ ᱚᱱᱠᱟ ᱵᱚᱱ ᱠᱟᱹᱢᱤ ᱦᱚᱪᱚᱭ ᱛᱟᱵᱚᱱ ᱢᱟ ᱦᱮᱸ ᱚᱱᱟ ᱠᱚ ᱴᱷᱤᱠ ᱜᱮᱭᱟ ᱛᱟᱦᱚᱞᱮ ᱢᱟ ᱮᱱᱠᱷᱟᱱ ᱡᱚᱦᱟᱨ ᱛᱮᱦᱮᱧᱟᱜ ᱵᱷᱤᱰᱭᱳ ᱫᱚ ᱱᱤᱝᱠᱟᱹ ᱜᱮ ᱢᱟ ᱛᱟᱦᱚᱞᱮ ᱚᱠᱚᱭ ᱠᱚ ᱵᱟᱵᱚᱱ ᱥᱟᱵᱥᱠᱨᱟᱭᱤᱵᱽ ᱠᱟᱜᱼᱟ ᱱᱚᱣᱟ ᱪᱮᱱᱮᱞ ᱵᱚᱱ ᱥᱟᱵᱥᱠᱨᱟᱭᱤᱵᱽ ᱠᱟᱜ ᱢᱟ ᱛᱟᱭᱚᱢ ᱫᱟᱨᱟᱢ ᱟᱨᱦᱚᱸ ᱱᱚᱝᱠᱟᱱᱟᱜ ᱵᱟᱲᱟᱭ ᱟᱠᱟᱱ ᱞᱟᱹᱠᱛᱤ ᱡᱤᱱᱤᱥ ᱠᱚᱵᱚᱱ ᱵᱷᱤᱰᱤᱭᱳ ᱠᱚᱧ ᱟᱯᱞᱳᱰ ᱠᱷᱟᱱ ᱟᱯᱮ ᱯᱮ ᱵᱟᱲᱟᱭ ᱧᱟᱢᱟ ᱴᱷᱤᱠ ᱜᱮᱭᱟ ᱛᱟᱦᱚᱞᱮ ᱢᱟ ᱡᱚᱦᱟᱨ